ᱯᱩᱭᱞᱩ ᱨᱮ ᱥᱟᱱᱟᱢ ᱠᱚᱜᱮ ᱡᱚᱦᱟᱨ ᱜᱮ ᱟᱨ ᱪᱮᱫ ᱞᱮᱠᱟ ᱢᱮᱱᱟᱜ ᱯᱮ ᱛᱟᱵᱚᱱᱟ ᱜᱟᱛᱮ ᱠᱚ ᱟᱥᱟᱭᱟᱹᱧ ᱥᱟᱱᱟᱢ ᱠᱚᱜᱮ ᱱᱟᱯᱟᱭ ᱜᱮ ᱢᱮᱱᱟᱜ ᱯᱮ ᱛᱟᱵᱚᱱᱟ ᱟᱨ ᱱᱚᱜᱼᱚᱭ ᱱᱤᱛᱚᱜ ᱤᱧ ᱚᱲᱟᱜ ᱨᱮᱜᱮ ᱢᱤᱱᱟᱹᱧ ᱛᱟᱵᱚᱱᱟ ᱟᱨ ᱱᱚᱜᱼᱚ ᱱᱚᱝᱠᱟ ᱧᱮᱞᱚᱜ ᱠᱟᱱᱟ ᱮᱠᱫᱚᱢ ᱦᱟᱲᱟᱢ ᱜᱮ ᱢᱟᱱᱮ ᱵᱚᱭᱮᱥ ᱠᱚ ᱠᱟᱹᱴᱤᱡ ᱠᱚᱢ ᱛᱟᱵᱚᱱ ᱞᱟᱹᱜᱤᱫ ᱢᱮᱱᱫᱚ ᱟᱹᱰᱤ ᱥᱟᱺᱜᱤᱧ ᱧᱮᱞᱚᱜ ᱠᱟᱱ ᱫᱚ ᱦᱟᱲᱟᱢᱤᱡ ᱞᱮᱠᱟ ᱮᱠᱫᱚᱢ ᱵᱚᱭᱮᱥ ᱠᱚ ᱠᱟᱹᱴᱤᱡ ᱤᱧ ᱠᱚᱢ ᱧᱚᱜ ᱛᱟᱵᱚᱱᱟ ᱢᱮᱱᱫᱚ ᱫᱟᱹᱲᱭᱟᱹ ᱠᱚ ᱠᱟᱹᱴᱤᱡ ᱤᱧ ᱦᱚᱭᱚ ᱯᱷᱟᱨᱪᱟᱭ ᱛᱟᱵᱚᱱᱟ ᱟᱞᱮ ᱥᱮᱫ ᱫᱚ ᱦᱟᱸᱜ ᱫᱟᱹᱲᱭᱟᱹ ᱜᱮᱠᱚ ᱢᱮᱱᱟ ᱟᱫᱚ ᱟᱯᱮ ᱠᱚᱥᱮᱱ ᱪᱮᱫ ᱠᱚᱠᱚ ᱢᱮᱱᱟ ᱚᱱᱟ ᱫᱚ ᱦᱟᱸᱜ ᱠᱚᱢᱮᱱᱴ ᱠᱟᱛᱮ ᱵᱟᱲᱟᱭ ᱦᱚᱪᱚᱧ ᱛᱟᱵᱚᱱ ᱯᱮ ᱵᱟᱠᱷᱟᱱ ᱪᱮᱫ ᱠᱚ ᱦᱟᱸᱜ ᱤᱧ ᱞᱟᱹᱭ ᱟᱢᱟ ᱟᱞᱮ ᱥᱮᱫ ᱫᱚ ᱦᱟᱸᱜ ᱱᱚᱝᱠᱟ ᱜᱮᱠᱚ ᱢᱮᱱᱟ ᱛᱚᱵᱮ ᱫᱮᱞᱟᱝ ᱵᱚᱱ ᱵᱟᱝ ᱵᱤᱞᱚᱢ ᱠᱟᱛᱮ ᱵᱚᱭᱮᱥ ᱠᱚ ᱠᱟᱹᱴᱤᱡ ᱵᱚᱱ ᱠᱚᱢ ᱜᱚᱫ ᱞᱮᱜᱮ ᱟᱨ ᱯᱩᱨᱟᱹ ᱯᱩᱨᱟᱹ ᱫᱟᱹᱲᱤᱭᱟᱹ ᱠᱚᱧ ᱦᱚᱭᱚ ᱯᱷᱟᱨᱪᱟᱭᱮᱱ ᱛᱟᱵᱚᱱᱟ ᱟᱨ ᱱᱤᱛᱚᱜ ᱫᱚ ᱱᱚᱜᱼᱚᱭ ᱥᱟᱵᱚᱱ ᱠᱚᱧ ᱥᱟᱵ ᱟᱠᱟᱜᱼᱟ ᱩᱢᱩᱜ ᱞᱟᱹᱜᱤᱫ ᱩᱢᱩᱜ ᱤᱧ ᱪᱟᱞᱟᱜ ᱠᱟᱱᱟ ᱮᱠᱫᱚᱢ ᱟᱨ ᱱᱚᱛᱮ ᱨᱮ ᱢᱮᱱᱟᱭᱟ ᱵᱤᱴᱤ ᱜᱤᱫᱽᱨᱟᱹ ᱛᱟᱞᱮ ᱟᱹᱰᱤ ᱡᱳᱨ ᱚᱡᱽ ᱠᱟᱱᱟ ᱩᱧ ᱫᱮᱠᱷᱟᱣ ᱟᱯᱮ ᱠᱟᱱᱟ ᱦᱟᱸᱜ ᱮ ᱜᱤᱫᱟᱹᱨ ᱪᱮᱫ ᱠᱚ ᱞᱟᱹᱭ ᱵᱟᱲᱟ ᱟᱢ ᱫᱚ ᱱᱩᱭ ᱛᱚᱨᱟ ᱢᱟ ᱞᱟᱹᱭ ᱢᱮ ᱞᱟᱹᱭ ᱛᱟᱞᱟᱝ ᱦᱮᱸ ᱵᱟᱭ ᱵᱟᱭ ᱞᱟᱹᱭ ᱛᱟᱞᱟᱝ ᱢᱮ ᱱᱟᱛᱮ ᱠᱚᱭᱚᱜ ᱱᱟᱛᱮ ᱦᱟᱱᱮ ᱱᱟᱛᱮ ᱠᱚᱭᱚᱜ ᱢᱮ ᱱᱟᱛᱮ ᱠᱚᱭᱚᱜ ᱢᱮ ᱱᱟᱛᱮ ᱱᱟᱛᱮ ᱵᱟᱭ ᱵᱟᱭ ᱢᱮ ᱵᱟᱭ ᱵᱟᱭ ᱢᱮ ᱱᱚᱛᱮ ᱵᱟᱭ ᱵᱟᱭ ᱢᱮ ᱱᱟᱭ ᱱᱚᱝᱠᱟ ᱱᱟᱭ ᱱᱚᱝᱠᱟ ᱵᱟᱭ ᱵᱟᱭ ᱟᱨ ᱱᱚᱛᱮ ᱨᱮ ᱤᱧ ᱯᱩᱨᱟᱹ ᱞᱩᱜᱽᱲᱤ ᱥᱟᱯᱷᱟᱭ ᱪᱷᱩᱴᱟᱹᱣ ᱟᱠᱟᱱᱟ ᱱᱩᱭ ᱛᱚᱨᱟ ᱞᱚᱜᱚᱱ ᱞᱚᱜᱚᱱ ᱥᱟᱯᱷᱟᱭ ᱢᱮ ᱩᱢᱩᱜ ᱞᱟᱹᱜᱤᱫ ᱱᱟᱹᱧ ᱵᱟᱠᱷᱟᱱ ᱤᱧ ᱢᱟᱲᱟᱝ ᱩᱢᱩᱜᱼᱟ ᱠᱟᱵᱟ ᱠᱚᱵᱚ ᱵᱩᱲᱦᱤ ᱪᱟᱵᱟᱭᱮᱱ ᱨᱮᱦᱚᱸ ᱟᱨ ᱱᱚᱛᱮ ᱨᱮ ᱱᱩᱭ ᱤᱧ ᱵᱟᱵᱟ ᱦᱟᱺᱬᱩ ᱞᱮᱠᱟᱭ ᱫᱩᱲᱩᱵ ᱟᱠᱟᱱᱟ ᱩᱢᱩᱜ ᱞᱟᱹᱜᱤᱫᱟᱭ ᱱᱩᱭ ᱦᱚᱸ ᱟᱨ ᱯᱩᱨᱟᱹ ᱞᱟᱭᱤᱱ ᱠᱚ ᱞᱟᱜᱟᱣ ᱟᱠᱟᱫᱼᱟ ᱱᱚᱰᱮᱧ ᱩᱢᱩᱜ ᱞᱟᱹᱜᱤᱫᱟ ᱤᱧ ᱦᱚᱸ ᱩᱢ ᱦᱚᱸ ᱵᱟᱠᱚ ᱩᱢ ᱦᱚᱪᱚᱧ ᱠᱟᱱᱟ ᱱᱩᱠᱩ ᱮᱠᱫᱚᱢ ᱫᱟᱜ ᱠᱚ ᱤᱫᱤᱭᱮᱫᱼᱟ ᱱᱚᱜᱼᱚ ᱱᱚᱝᱠᱟ ᱴᱷᱤᱠ ᱜᱮᱛᱟ ᱵᱚᱱᱟ ᱛᱚᱵᱮᱧ ᱩᱢ ᱞᱮᱱ ᱜᱮ

ᱟᱨ ᱱᱚᱣᱟ ᱯᱟᱥᱴᱟ ᱨᱮᱫᱚ ᱯᱩᱨᱟᱹ ᱥᱚᱵᱽᱡᱤ ᱠᱚ ᱦᱟᱴ ᱟᱠᱟᱫᱼᱟ ᱱᱚᱜᱼᱚᱭ ᱛᱚᱨᱟᱱ ᱱᱚᱣᱟ ᱫᱚ ᱠᱚᱯᱤ ᱠᱟᱱᱟ ᱱᱚᱜᱼᱚ ᱱᱚᱝᱠᱟ ᱠᱚ ᱦᱟᱴ ᱟᱠᱟᱫᱼᱟ ᱠᱚᱯᱤ ᱢᱮᱱᱟᱜᱼᱟ ᱟᱨ ᱱᱚᱛᱮ ᱦᱚᱸ ᱟᱹᱰᱤ ᱠᱤᱪᱷᱩ ᱠᱚ ᱦᱟᱴ ᱟᱠᱟᱫᱼᱟ ᱱᱚᱛᱮ ᱦᱚᱸ ᱥᱚᱵᱽᱡᱤ ᱠᱚ ᱢᱮᱱᱟᱜᱼᱟ ᱱᱚᱣᱟ ᱯᱟᱥᱴᱟ ᱱᱚᱛᱮ ᱟᱨ ᱱᱚᱛᱮ ᱨᱮ ᱤᱧ ᱵᱟᱵᱟ ᱱᱚᱜᱼᱚᱭ ᱪᱮᱫ ᱠᱚᱭ ᱵᱟᱪᱷᱟᱭᱟ ᱪᱮᱫ ᱮ ᱦᱟᱛᱟᱣ ᱡᱚᱝ ᱞᱟᱹᱜᱤᱫ ᱦᱟᱸᱜ ᱵᱟᱝ ᱵᱟᱪᱷᱟᱣ ᱯᱩᱨᱟᱹ ᱵᱟᱪᱷᱟᱣ ᱪᱷᱩᱴᱟᱹᱣ ᱠᱟᱱᱟ ᱱᱩᱭ ᱫᱚ ᱤᱧ ᱵᱟᱵᱟ ᱠᱟᱱᱟᱭ ᱱᱩᱭ ᱟᱨᱟᱜ ᱴᱚᱯᱤ ᱵᱟᱪᱷᱟᱣᱮᱫᱼᱟ ᱠᱚ ᱱᱚᱝᱠᱟ ᱠᱚ ᱟᱸᱠᱟ ᱟᱠᱟᱫᱼᱟ ᱜᱚᱴᱟ

ᱛᱟᱹᱞᱤᱧ ᱢᱚᱦᱰᱟ ᱟᱠᱟᱱᱟ ᱢᱟᱲᱟᱝ ᱥᱮᱱ ᱪᱮᱫ ᱠᱚ ᱢᱮᱱᱟᱜᱼᱟ ᱱᱟᱦᱟᱜ ᱱᱚᱛᱮ ᱞᱤᱧ ᱧᱮᱞᱮᱜᱼᱟ ᱪᱮᱫ ᱠᱚᱞᱤᱧ ᱦᱟᱛᱟᱣᱮᱜᱼᱟ ᱚᱱᱟᱜᱮ ᱟᱨ ᱟᱹᱰᱤ ᱫᱤᱱ ᱯᱚᱨᱮ ᱵᱟᱯ ᱵᱮᱴᱟ ᱞᱤᱧ ᱦᱮᱡ ᱟᱠᱟᱱᱟ ᱦᱟᱴ ᱟᱨ ᱤᱧ ᱵᱟᱵᱟ ᱫᱚ ᱱᱟᱦᱟᱜ ᱱᱩᱭ ᱛᱟᱭᱚᱢ ᱥᱮᱫ ᱨᱮ ᱢᱮᱱᱟᱭᱟ ᱞᱤᱧ ᱧᱮᱞᱮᱜᱼᱟ ᱪᱮᱫ ᱠᱚ ᱧᱟᱢᱚᱜ ᱠᱟᱱᱟ

ᱟᱨ ᱱᱤᱛ ᱫᱚ ᱦᱟᱸᱜ ᱚᱲᱟᱜ ᱛᱮ ᱨᱩᱣᱟᱹᱲ ᱦᱮᱡ ᱩᱛᱟᱹᱨ ᱦᱩᱭᱱᱟ ᱢᱮᱱ ᱫᱚ ᱚᱲᱟᱜ ᱥᱮᱴᱮᱨ ᱩᱛᱟᱹᱨ ᱦᱩᱭᱱᱟ ᱛᱚ ᱱᱟᱦᱟᱜ ᱛᱮᱦᱮᱧ ᱫᱚ ᱚᱱᱮ ᱵᱷᱤᱰᱤᱭᱳ ᱨᱮᱱᱟᱜ ᱤᱧ ᱧᱮᱞ ᱦᱚᱪᱚ ᱠᱮᱫ ᱯᱮ ᱛᱟᱵᱚᱱᱟ ᱫᱷᱟᱞᱵᱷᱩᱝᱜᱚᱲ ᱦᱟᱴ ᱤᱧ ᱪᱟᱞᱟᱣ ᱞᱮᱱ ᱛᱟᱦᱮᱱᱟ ᱟᱨ ᱥᱚᱵᱽᱡᱤ ᱠᱚᱫᱚ ᱢᱚᱴᱟᱢᱩᱴᱤ ᱱᱤᱭᱟᱹ ᱦᱟᱴ ᱫᱚ ᱥᱩᱵᱤᱫᱟ ᱜᱮᱭᱟ ᱟᱨ ᱟᱹᱰᱤ ᱥᱚᱠᱛᱚ ᱠᱚ ᱵᱷᱤᱲ ᱞᱮᱫ ᱛᱟᱦᱮᱱᱟ ᱦᱟᱴ ᱩᱱᱟᱹᱜ ᱠᱚ ᱵᱷᱤᱲ ᱞᱮᱫᱼᱟ ᱢᱟᱱᱮ ᱥᱟᱠᱨᱟᱛ ᱥᱮᱴᱮᱨᱚᱜ ᱠᱟᱱᱟ ᱥᱮ ᱪᱮᱫ ᱤᱫᱤ ᱠᱟᱛᱮᱫ ᱟᱹᱰᱤ ᱡᱳᱨ ᱦᱚᱲ ᱠᱚ ᱪᱟᱞᱟᱣ ᱞᱮᱱᱟ ᱠᱩᱲᱤ ᱠᱚ ᱠᱚᱲᱟ ᱠᱚ ᱯᱩᱨᱟᱹ ᱦᱟᱲᱟᱢ ᱠᱚ ᱵᱩᱲᱦᱤ ᱠᱚ ᱟᱨ ᱥᱟᱹᱲᱤ ᱠᱚ ᱞᱩᱜᱽᱲᱤ ᱠᱚ ᱡᱟᱦᱟᱱᱟᱜ ᱜᱮ ᱡᱩᱛᱟᱹ ᱠᱚ ᱡᱟᱦᱟᱱᱟᱜ ᱦᱟᱛᱟᱣ ᱥᱟᱱᱟᱢᱟ ᱡᱚᱛᱚ ᱨᱚᱠᱚᱢᱟᱜ ᱜᱮᱠᱚ ᱚᱰᱚᱠ ᱠᱟᱜ ᱛᱟᱦᱮᱱᱟ ᱟᱨ ᱱᱤᱛ ᱫᱚ ᱱᱟᱦᱟᱜ ᱱᱚᱜᱼᱚᱭ ᱵᱟᱲᱜᱮ ᱯᱟᱥᱴᱟ ᱥᱮᱫ ᱨᱮ ᱢᱤᱱᱟᱹᱧ ᱛᱟᱵᱚᱱᱟ ᱟᱨ ᱱᱚᱛᱮ ᱨᱮᱜᱮ ᱱᱟᱦᱟᱜ ᱤᱧ ᱵᱷᱤᱰᱤᱭᱳ ᱠᱟᱹᱴᱤᱡ ᱤᱧ ᱥᱩᱴ ᱧᱚᱜᱮᱫ ᱛᱟᱵᱚᱱᱟ ᱟᱨ ᱱᱚᱜᱼᱚ ᱱᱚᱝᱠᱟ ᱛᱚ ᱵᱷᱤᱰᱤᱭᱳ ᱯᱮ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱥᱟᱵᱥᱠᱨᱟᱭᱤᱵ ᱫᱚ ᱟᱞᱚᱵᱚᱱ ᱦᱤᱲᱤᱧ ᱢᱟ ᱟᱨ ᱡᱟᱦᱟᱸᱭ ᱠᱚ ᱱᱤᱛ ᱫᱷᱟᱹᱨᱤᱡ ᱛᱮ ᱟᱹᱣᱨᱤ ᱵᱚᱱ ᱥᱟᱵᱥᱠᱨᱟᱭᱤᱵᱟ ᱟᱹᱰᱤ ᱩᱥᱟᱹᱨᱟ ᱥᱟᱵ ᱫᱷᱟᱨᱟ ᱮᱠᱫᱚᱢ ᱵᱚᱱ ᱥᱟᱵᱥᱠᱨᱟᱭᱤᱵ ᱢᱟ ᱢᱟ ᱛᱚᱵᱮ ᱱᱤᱭᱟᱹ ᱠᱚ ᱢᱮᱱ ᱠᱟᱛᱮ ᱜᱮ ᱱᱤᱛ ᱛᱮᱦᱮᱧᱟᱜ ᱵᱷᱤᱰᱤᱭᱳ ᱫᱚ ᱱᱚᱰᱮ ᱜᱤᱧ ᱢᱩᱪᱟᱹᱫ ᱠᱟᱜ ᱠᱟᱱ ᱛᱟᱵᱚᱱᱟ ᱥᱟᱱᱟᱢ ᱠᱚᱜᱮ ᱟᱨ ᱢᱤᱫ ᱫᱚ ᱢᱩᱪᱟᱹᱫ ᱨᱮ ᱥᱟᱹᱜᱩᱱ ᱡᱚᱦᱟᱨ